ᱱᱤᱛᱚᱜ ᱱᱚᱣᱟ ᱯᱨᱚᱯᱷᱟᱭᱤᱞ ᱵᱮᱥ ᱥᱟᱺᱦᱤᱡ ᱧᱮᱞᱚᱜ ᱠᱟᱱᱟ ᱛᱚ ᱱᱚᱣᱟ ᱯᱨᱚᱯᱷᱟᱭᱤᱞ ᱵᱮᱱᱟᱣ ᱦᱩᱭᱱᱟ ᱱᱚᱨᱢᱟᱞᱤᱧ ᱵᱮᱱᱟᱣᱮᱫᱼᱟ ᱡᱟᱫᱟ ᱦᱟᱭ ᱯᱷᱟᱭ ᱵᱟᱹᱧ ᱵᱮᱱᱟᱣᱮᱫᱼᱟ ᱤᱱᱟᱹ ᱯᱚᱨᱮ ᱛᱷᱚᱲᱟ ᱥᱟᱧ ᱮᱰᱡᱟᱥᱴᱟ

ᱛᱚ ᱱᱚᱣᱟ ᱨᱤᱧ ᱚᱞᱟ ᱟᱛᱳ ᱳᱠᱮ ᱦᱩᱭᱱᱟ ᱱᱤᱭᱟᱹ ᱨᱮᱱᱟᱜ ᱥᱟᱭᱤᱡᱽ ᱠᱟᱹᱴᱤᱡ ᱫᱷᱟᱨᱟᱧ ᱪᱮᱧᱡᱟ ᱣᱟᱯᱟᱥ ᱚᱱᱠᱟ ᱜᱮᱵᱚᱱ ᱤᱭᱟᱹᱭᱟ ᱡᱟᱦᱟᱸ ᱣᱟᱯᱟᱥ ᱛᱟᱹᱨᱤᱠᱷ ᱠᱟᱛᱮ ᱡᱟᱦᱟᱸᱧ ᱞᱟᱹᱭᱟᱫ ᱵᱤᱱᱟ ᱪᱮᱫ ᱞᱮᱠᱟ ᱡᱟᱦᱟᱸ ᱟᱛᱳ ᱵᱞᱚᱠ ᱨᱮ ᱡᱟᱦᱟᱸ ᱚᱞ ᱛᱟᱦᱮᱸ ᱞᱮᱱᱟ

ᱱᱤᱭᱟᱹ ᱚᱴᱳᱢᱮᱴᱤᱠᱞᱤ ᱥᱮᱵᱷ ᱦᱩᱭᱱᱟ ᱧᱮᱞ ᱫᱟᱲᱮᱭᱟᱜ ᱵᱚᱱ ᱜᱮᱞᱟᱨᱤ ᱪᱟᱞᱟᱣ ᱠᱟᱛᱮ ᱱᱚᱜᱼᱚᱭ ᱥᱮᱵᱷ ᱮᱱᱟ ᱱᱤᱛᱚᱜ ᱣᱟᱯᱟᱥ ᱚᱸᱰᱮ ᱜᱮᱵᱚᱱ ᱪᱟᱞᱟᱜᱼᱟ ᱰᱤᱯᱷᱚᱞᱴ ᱵᱚᱱ ᱵᱮᱱᱟᱣᱟ ᱰᱤᱯᱷᱚᱞᱴ ᱥᱠᱨᱤᱱ ᱥᱟᱭᱤᱡᱽ ᱵᱚᱱ ᱤᱭᱟᱹᱭᱟ ᱱᱚᱰᱮ ᱵᱚᱱ ᱥᱤᱞᱮᱠᱴᱟ ᱤᱭᱩᱴᱩᱵᱽ ᱵᱮᱱᱟᱨ ᱳᱠᱮ ᱱᱤᱭᱟᱹ ᱫᱚᱵᱚᱱ ᱰᱤᱞᱤᱴ ᱠᱟᱜᱼᱟ ᱵᱮᱠᱜᱨᱟᱣᱩᱱᱰ ᱨᱮᱱᱟᱜ ᱠᱟᱞᱟᱨ ᱦᱳᱣᱟᱭᱤᱴ ᱟᱵᱚᱱ

ᱢᱮᱱ ᱠᱟᱹᱢᱤ ᱯᱩᱨᱟᱹᱣᱮᱱᱟ ᱤᱱᱟᱹ ᱯᱚᱨᱮ ᱣᱟᱯᱟᱥ ᱟᱵᱚᱱ ᱡᱟᱦᱟᱸ ᱭᱩᱴᱩᱵᱽ ᱛᱟᱦᱮᱸ ᱞᱮᱱᱟ ᱚᱱᱟ ᱴᱷᱮᱱ ᱵᱚᱱ ᱪᱟᱞᱟᱜᱼᱟ ᱰᱟᱭᱨᱮᱠᱴ ᱱᱚᱰᱮᱧ ᱳᱯᱮᱱ ᱞᱮᱫ ᱛᱟᱦᱮᱸᱫ ᱳᱯᱮᱱ ᱮᱱᱟᱹᱧ ᱛᱚ ᱯᱨᱚᱯᱷᱟᱭᱤᱞ ᱨᱮᱧ ᱫᱟᱵᱟᱣᱟ ᱯᱨᱚᱯᱷᱟᱭᱤᱞ ᱣᱟᱞᱟ ᱤᱢᱮᱡᱽ ᱤᱧ ᱥᱤᱞᱮᱠᱴᱟ ᱥᱮᱵᱷ ᱮᱡᱽ ᱯᱨᱚᱯᱷᱟᱭᱤᱞ ᱱᱤᱭᱟᱹ ᱠᱟᱹᱢᱤ ᱦᱩᱭᱱᱟ ᱚᱴᱳᱢᱮᱴᱤᱠᱞᱤ ᱯᱨᱚᱥᱮᱥᱤᱝ ᱦᱩᱭ ᱠᱟᱛᱮ ᱱᱚᱣᱟ ᱯᱨᱚᱯᱷᱟᱭᱤᱞ ᱨᱮᱱᱟᱜ ᱪᱮᱧᱡᱚᱜᱼᱟ ᱤᱱᱟᱹ ᱯᱚᱨᱮ ᱚᱣᱟᱯᱟᱥ ᱱᱚᱜᱼᱚᱭ ᱥᱮᱵᱷ ᱮᱱᱟ ᱛᱚ ᱚᱣᱟᱯᱟᱥ ᱡᱟᱦᱟᱸ ᱤᱭᱩᱴᱩᱵᱽ ᱵᱮᱱᱟᱨ ᱵᱟᱠᱷᱨᱟ ᱡᱟᱦᱟᱸ ᱯᱷᱳᱴᱳ ᱵᱚᱱ ᱵᱮᱱᱟᱣ ᱞᱮᱫ ᱛᱟᱦᱮᱸᱫ ᱚᱱᱟ ᱵᱚᱱ ᱮᱰᱟ ᱱᱚᱜᱼᱚᱭ ᱛᱟᱨᱟ ᱱᱚᱣᱟ ᱵᱚᱱ ᱥᱤᱞᱮᱠᱴᱟ ᱡᱩᱢ ᱟᱣᱩᱴ ᱟᱵᱚᱱ ᱱᱚᱣᱟ ᱮᱰᱡᱟᱥᱴ ᱮᱱᱟ ᱡᱟᱦᱟᱸ ᱯᱨᱚᱥᱮᱥ ᱦᱤᱥᱟᱹᱵ ᱛᱮᱧ ᱢᱮᱛᱟᱫ ᱯᱮ ᱛᱟᱦᱮᱸᱫ ᱚᱱᱟ ᱦᱤᱥᱟᱹᱵ ᱛᱮ ᱱᱚᱣᱟ ᱮᱰᱡᱟᱥᱴ ᱮᱱᱟ ᱯᱨᱚᱯᱷᱟᱭᱤᱞ ᱡᱟᱦᱟᱸ ᱵᱮᱱᱟᱨ ᱢᱮᱱᱟᱜᱼᱟ